ᱯᱟᱵᱽᱞᱤᱠ ᱟᱲᱟᱝ ᱤᱭᱩᱴᱤᱭᱩᱵᱽ ᱪᱮᱱᱮᱞ ᱨᱮ ᱡᱚᱛᱚ ᱠᱚ ᱥᱟᱹᱜᱩᱱ ᱫᱟᱨᱟᱢᱮᱫ ᱯᱮᱭᱟᱹᱧ ᱛᱮᱦᱮᱧ ᱢᱤᱫ ᱱᱚᱝᱠᱟᱱ ᱜᱚᱢᱠᱮ ᱱᱚᱣᱟ ᱤᱭᱩᱴᱤᱭᱩᱵᱽ ᱪᱮᱱᱮᱞ ᱨᱮᱧ ᱟᱹᱜᱩ ᱟᱠᱟᱫᱮᱭᱟ ᱡᱟᱦᱟᱸᱭ ᱫᱚ ᱢᱟᱦᱟᱡᱟᱱ ᱥᱚᱥᱚᱱ ᱚᱠᱛᱮ ᱨᱮ ᱩᱱᱤ ᱢᱮᱫ ᱛᱮ ᱧᱮᱞ ᱟᱠᱟᱫᱼᱟ ᱟᱨ ᱜᱩᱨᱩᱡᱤᱭᱟᱜ ᱪᱮᱫ ᱮᱱᱮᱢ ᱢᱮᱱᱟᱜᱼᱟ ᱩᱱᱤ ᱱᱚᱣᱟ ᱵᱷᱤᱰᱤᱭᱳ ᱢᱟᱫᱽᱫᱷᱚᱢ ᱛᱮ ᱟᱵᱚ ᱫᱤᱥᱚᱢ ᱦᱚᱲᱮ ᱞᱟᱹᱭ ᱥᱚᱫᱚᱨ ᱟᱵᱚᱱᱟ ᱛᱚᱵᱮ ᱡᱚᱦᱟᱨ ᱜᱮ ᱜᱚᱢᱠᱮ ᱱᱚᱣᱟ ᱤᱭᱩᱴᱤᱭᱩᱵᱽ ᱪᱮᱱᱮᱞ ᱨᱮ ᱟᱢᱟᱝ ᱥᱟᱹᱜᱩᱱ ᱫᱟᱨᱟᱢ ᱢᱮᱱᱟᱜᱼᱟ ᱟᱢ ᱠᱷᱟᱴᱚ ᱛᱮ ᱟᱢᱟᱝ ᱩᱯᱨᱩᱢ ᱞᱟᱹᱭ ᱛᱟᱢ ᱡᱚᱦᱟᱨ ᱜᱮ

ᱦᱮᱢᱟᱨᱚᱢ ᱛᱚᱵᱮ ᱟᱹᱞᱤᱧ ᱞᱤᱧ ᱥᱮᱱ ᱠᱟᱱ ᱛᱟᱦᱮᱱᱟ ᱜᱤᱨᱤᱰᱤ ᱵᱟᱡᱟᱨ ᱜᱮ ᱚᱛ ᱛᱮᱜᱮ ᱛᱚ ᱚᱱᱟ ᱵᱷᱟᱥᱟᱱ ᱞᱤᱧ ᱟᱸᱡᱚᱢ ᱠᱮᱫ ᱠᱷᱟᱡ ᱫᱚ ᱟᱫᱚ ᱚᱱᱟ ᱡᱚᱠᱷᱮᱡ ᱛᱚ ᱮᱠᱫᱚᱢ ᱰᱮᱲ ᱫᱩ ᱵᱟᱡᱮ ᱨᱮᱜᱮ ᱵᱟᱡᱟᱨ ᱜᱤᱨᱤᱰᱤ ᱠᱷᱚᱡ ᱞᱮ ᱟᱹᱞᱤᱧ ᱫᱚᱞᱤᱧ ᱢᱚᱦᱰᱟᱭᱮᱱᱟ ᱚᱛ ᱛᱮᱜᱮ ᱟᱪᱪᱷᱟ ᱚᱠᱚᱭ ᱛᱟᱵᱮᱱ ᱛᱟᱦᱮᱸ ᱠᱟᱱᱟ ᱫᱚ ᱟᱞᱮ ᱟᱛᱳ ᱨᱮᱱ ᱜᱮ ᱥᱳᱱᱟᱞᱟᱞ ᱠᱤᱥᱠᱩ ᱩᱱᱤ ᱫᱚ ᱛᱮᱦᱮᱧ ᱵᱚᱸᱜᱟ ᱛᱟᱞᱟᱭᱮᱱᱟ ᱫᱚᱢᱮ ᱟᱪᱪᱷᱟ ᱛᱚ ᱟᱫᱚ

ᱢᱟᱺᱡᱷᱤ ᱦᱟᱲᱟᱢ ᱠᱚ ᱟᱨ ᱮᱴᱟᱜ ᱠᱚ ᱩᱱᱠᱩ ᱠᱷᱚᱱ ᱜᱮ ᱚᱠᱚ ᱵᱟᱲᱟᱭ ᱮᱱᱛᱮᱫ ᱪᱮᱫ ᱞᱮᱠᱟ ᱦᱩᱭᱩᱜᱼᱟ ᱛᱟ ᱩᱱᱤ ᱜᱮ ᱩᱱᱤᱭᱟᱜ ᱧᱩᱛᱩᱢ ᱠᱚ ᱚᱞ ᱤᱫᱤ ᱠᱮᱫ ᱛᱟᱭᱟ ᱛᱟ ᱱᱚᱰᱮ ᱠᱷᱚᱡ ᱜᱮ ᱱᱚᱰᱮ ᱠᱷᱚᱡ ᱪᱟᱞᱟᱣᱱᱟ ᱡᱷᱟᱞᱠᱟ ᱡᱷᱟᱞᱠᱟᱭ ᱪᱟᱞᱟᱣᱮᱱ ᱠᱷᱟᱡ ᱫᱚ ᱛᱟ ᱚᱸᱰᱮ ᱚᱸᱰᱮ ᱦᱚᱸ ᱚᱱᱠᱟ ᱜᱮ ᱵᱟᱥᱟᱱ ᱵᱟᱲᱟ ᱦᱚᱴᱚ ᱠᱮᱫᱟ ᱛᱟ ᱚᱱᱮ ᱩᱱ ᱨᱮᱜᱮ ᱥᱟᱞᱠᱷᱟᱱ ᱥᱚᱨᱮᱱ ᱫᱚ ᱯᱟᱸᱡᱟ ᱠᱮᱫᱮ ᱩᱱᱤ ᱯᱟᱥᱮᱡ ᱯᱟᱸᱡᱟ ᱠᱮᱫᱮ ᱠᱷᱟᱡ

ᱛᱨᱤᱯᱩᱨᱟᱰᱤ ᱜᱚᱴᱟ ᱜᱮ ᱵᱚᱞᱮ ᱮᱠᱫᱚᱢ ᱵᱚᱞᱮ ᱠᱷᱟᱹᱞᱤ ᱛᱨᱤᱯᱩᱨᱟᱰᱤ ᱨᱮᱱ ᱢᱟᱦᱟᱡᱟᱱ ᱠᱚ ᱦᱩᱲᱩ ᱠᱚ ᱨᱚᱦᱚᱭᱮᱫ ᱛᱟᱦᱮᱱ ᱜᱚᱴᱟ ᱜᱮ ᱜᱚᱴᱟ ᱜᱮ ᱦᱟᱨᱟᱛᱚ ᱮᱠᱫᱚᱢ ᱱᱤᱭᱟᱹ ᱠᱚᱨᱮ ᱱᱚᱣᱟ ᱵᱚᱞᱮ ᱟᱵᱚ ᱵᱮᱝᱜᱟᱞᱳᱨ ᱯᱨᱚᱠᱷᱚᱸᱰ ᱵᱚᱞᱮ ᱟᱪᱪᱷᱟ ᱢᱤᱫᱴᱮᱱ ᱠᱩᱞᱤ ᱢᱮ ᱵᱤᱪ ᱨᱮ ᱜᱩᱨᱩᱡᱤ ᱥᱤᱵᱩ ᱥᱚᱨᱮᱱ ᱫᱚ ᱟᱵᱚ ᱥᱮᱫ ᱛᱤᱥᱮ ᱦᱮᱡ ᱞᱮᱱᱟ ᱵᱟᱦᱟᱛᱛᱚᱨ

ᱨᱟᱹᱥᱤᱭᱟᱹ ᱠᱚᱲᱟ ᱩᱱᱠᱩ ᱠᱚ ᱦᱮᱸ ᱦᱟᱨ ᱟᱛᱳ ᱠᱷᱚᱱ ᱯᱟᱸᱪᱴᱤ ᱨᱟᱹᱥᱤᱭᱟᱹ ᱠᱚᱲᱟ ᱠᱚ ᱪᱩᱱᱟᱹᱣ ᱠᱮᱫ ᱠᱚᱣᱟ ᱛᱚ ᱡᱟᱦᱟᱸ ᱨᱮᱜᱮ ᱵᱚᱞᱮ ᱞᱟᱹᱭ ᱦᱳ ᱛᱮᱦᱮᱧ ᱫᱚ ᱯᱷᱟᱞᱱᱟ ᱟᱛᱳ ᱛᱚ ᱩᱱᱠᱩ ᱨᱟᱹᱥᱤᱭᱟᱹ ᱠᱚᱲᱟ ᱴᱟᱢᱟᱠ ᱜᱚᱜ ᱠᱟᱛᱮ ᱠᱚ ᱪᱟᱞᱟᱜᱼᱟ ᱪᱟᱞᱟᱜ ᱟᱠᱚ ᱛᱚᱵᱮ ᱠᱷᱟᱡ ᱫᱚ ᱚᱱᱮ ᱟᱭᱳ ᱵᱟᱵᱟ ᱫᱚᱥᱨᱟ ᱢᱟᱱ ᱛᱮ ᱡᱟᱦᱟᱸᱭ ᱢᱟ ᱡᱟᱱᱮ ᱨᱚᱦᱚᱭ ᱠᱟᱜ ᱩᱱᱠᱩ ᱜᱮᱫ ᱜᱮᱫ ᱛᱮ ᱥᱮᱨᱮᱧ ᱞᱮ ᱨᱟᱠᱟᱵ ᱮᱫ ᱠᱚ ᱛᱟᱦᱮᱸᱫ ᱚᱱᱠᱟ ᱠᱟᱛᱮ ᱟᱹᱰᱤ ᱡᱟᱭᱜᱟ ᱨᱮ ᱛᱟᱯᱟᱢ ᱦᱚᱸ ᱦᱩᱭᱩᱜ ᱠᱟᱱ ᱛᱟᱦᱮᱱᱟ ᱟᱨ ᱦᱚᱲ ᱥᱚᱝᱠᱷᱭᱟ ᱡᱟᱫᱮ ᱦᱩᱭᱩᱜ ᱠᱟᱱ ᱠᱷᱟᱡ ᱫᱚ ᱵᱚᱞᱮ ᱩᱱᱠᱩ ᱢᱟᱦᱟᱡᱟᱱ ᱠᱚ ᱫᱟᱹᱲ ᱠᱮᱫᱟ ᱚᱱᱠᱟ ᱚᱱᱠᱟ ᱛᱮ ᱥᱟᱱᱟᱢ ᱞᱮ ᱜᱮᱫ ᱠᱮᱫ ᱛᱟᱠᱚᱣᱟ ᱯᱟᱥᱮᱡ ᱵᱟᱨ ᱥᱮᱨᱢᱟ ᱯᱮ ᱥᱮᱨᱢᱟ ᱜᱟᱱ ᱫᱚᱞᱮ ᱜᱮᱫ ᱠᱮᱫ ᱛᱟᱠᱚᱣᱟ ᱛᱟᱣ ᱩᱱᱠᱩ ᱠᱚ ᱵᱚᱸᱥ ᱮᱱᱟ ᱥᱤᱵᱩ ᱥᱚᱨᱮᱱ ᱟᱨ ᱢᱮᱱ ᱠᱮᱫᱟ ᱵᱚᱞᱮ ᱮᱠᱫᱚᱢ ᱡᱟᱦᱟᱸ ᱛᱤᱥ ᱨᱮᱭᱟᱜ ᱜᱮ ᱟᱯᱮ ᱫᱚ ᱠᱷᱮᱛ ᱫᱚ ᱢᱮᱱ ᱯᱮ ᱟᱞᱮᱭᱟᱜ ᱠᱟᱱᱟ ᱛᱤᱥ ᱟᱪᱪᱷᱟ᱾ ᱵᱚᱪᱷᱚᱨ ᱨᱮ ᱥᱮ ᱵᱚᱪᱷᱚᱨ ᱱᱚᱝᱠᱟ ᱠᱮᱫᱟᱭ ᱚᱱᱠᱟ ᱠᱮᱫᱟ ᱛᱚ ᱚᱱᱟ ᱤᱭᱟᱹᱛᱮ ᱦᱚᱲ ᱟᱨ ᱜᱮ ᱜᱮᱜᱮᱫ ᱫᱷᱩᱨᱟᱹᱣ ᱚᱱᱠᱟ ᱚᱱᱠᱟᱛᱮ ᱱᱚᱜᱼᱚᱭ ᱢᱟᱦᱟᱡᱚᱱ ᱥᱮᱡᱟᱨ ᱠᱚ ᱞᱟᱜᱟᱣᱮᱱ ᱛᱮ ᱮᱱᱟᱱ ᱢᱟ ᱠᱩᱲᱟᱹᱭ ᱦᱚᱸ ᱚᱱᱮ ᱯᱮ ᱯᱟᱹᱭᱞᱟᱹ ᱧᱟᱢᱚᱜ ᱠᱟᱱ ᱛᱟᱦᱮᱸᱫ ᱦᱩᱲᱩ ᱛᱚ ᱠᱩᱲᱟᱹᱭ ᱵᱟᱠᱷᱨᱟ ᱛᱮᱦᱚᱸ ᱵᱚᱞᱮ ᱟᱹᱰᱤ ᱞᱮ ᱤᱭᱟᱹ ᱵᱟᱲᱟ ᱠᱮᱫᱟ ᱡᱮ ᱵᱚᱞᱮ ᱵᱟᱝ ᱱᱤᱱᱟᱹᱜ ᱠᱩᱲᱟᱹᱭ ᱛᱮ ᱚᱱᱟ ᱦᱚᱸ ᱦᱩᱲᱩᱭ ᱮᱢᱟᱢᱟ ᱟᱹᱭᱩᱵ ᱥᱮᱛᱟᱜ ᱥᱮᱛᱟᱜ ᱵᱮᱨᱮᱫ ᱠᱟᱛᱮ ᱪᱟᱞᱟᱜ ᱢᱮ ᱟᱨᱦᱚᱸ ᱟᱹᱭᱩᱵ ᱮ ᱮᱢᱟᱢᱟ ᱦᱩᱲᱩ ᱠᱩᱲᱟᱹᱭ ᱚᱱᱟ ᱫᱚᱢ ᱦᱩᱲᱩᱝ ᱟᱥᱮᱢ ᱡᱚᱢᱟ ᱟᱫᱚ ᱵᱟᱝ ᱮᱠᱫᱚᱢ ᱠᱚᱢ ᱥᱮ ᱠᱚᱢ ᱜᱤᱫᱟᱹᱨ ᱵᱩᱛᱟᱹᱨ ᱟᱹᱥᱩᱞᱚᱜ ᱞᱮᱠᱟ ᱦᱚᱸ ᱠᱩᱲᱟᱹᱭ ᱵᱟᱠᱚ ᱮᱢᱚᱜ ᱠᱷᱟᱱ ᱟᱞᱚᱯᱮ ᱪᱟᱞᱟᱜᱼᱟ ᱚᱱᱟ ᱵᱟᱠᱷᱨᱟ ᱛᱮᱦᱚᱸ ᱞᱮ ᱵᱚᱱᱫ ᱵᱟᱲᱟ ᱠᱮᱫᱟ ᱛᱚ ᱵᱟᱹᱭᱥᱤ ᱚᱱᱮ ᱥᱟᱞᱠᱷᱟᱱ ᱡᱟᱵᱮ ᱛᱤᱸᱜᱩ ᱠᱮᱴᱮᱡ ᱮᱱᱟ ᱚᱸᱰᱮ ᱠᱷᱚᱡ ᱦᱮᱡ ᱮᱱᱟ ᱩᱱᱤ ᱩᱱᱤ ᱥᱤᱵᱩ ᱥᱚᱨᱮᱱ ᱠᱷᱚᱡ ᱦᱮᱡ ᱮᱱᱟ ᱩᱱᱤ ᱢᱮᱛᱟᱭ ᱠᱚ ᱮᱠᱫᱚᱢ ᱦᱟᱲ ᱤᱭᱟᱹᱨᱮ ᱛᱷᱟᱱᱟ ᱨᱮ ᱵᱟᱹᱭᱥᱤ ᱵᱮᱱᱟᱣ ᱯᱮ ᱡᱮ ᱚᱠᱟ ᱠᱚᱨᱮ ᱠᱚ ᱠᱮᱥᱟ ᱵᱚᱞᱮ ᱮᱠᱫᱚᱢ ᱱᱚᱰᱮ ᱠᱷᱚᱡ ᱠᱮᱥ ᱵᱟᱝ ᱵᱟᱲᱦᱟᱜ ᱚᱱᱟ ᱤᱭᱟᱹᱛᱮ ᱱᱚᱰᱮ

ᱪᱟᱝᱜᱩᱨ ᱨᱮᱠᱚ ᱛᱟᱦᱮᱸ ᱠᱟᱱᱟ ᱱᱚᱣᱟ ᱠᱚᱨᱮ ᱛᱚᱵᱮ ᱩᱱ ᱚᱠᱛᱮ ᱡᱟᱦᱟᱱᱟᱜ ᱯᱚᱨᱚᱵᱽ ᱯᱨᱚᱵᱟᱥ ᱥᱮ ᱯᱚᱨᱚᱵᱽ ᱛᱮᱦᱟᱨ ᱨᱮ ᱪᱮᱫ ᱞᱮᱠᱟ ᱦᱚᱲ ᱠᱚ ᱡᱟᱦᱟᱱᱟᱜ ᱠᱷᱚᱨᱪᱟ ᱮᱢᱟᱱ ᱠᱚ ᱠᱚ ᱦᱩᱭᱩᱜ ᱠᱟᱱᱟ ᱠᱷᱚᱨᱪᱟ ᱮᱢᱟᱱ ᱫᱚ ᱱᱚᱝᱠᱟ ᱯᱟᱧᱪᱟ ᱱᱤᱪᱮ ᱜᱮ ᱱᱤ ᱴᱷᱮᱱ ᱢᱮᱱᱟᱜᱼᱟ ᱱᱤ ᱴᱷᱮᱱ ᱢᱮᱱᱟᱜᱼᱟ ᱚᱱᱠᱟ ᱠᱟᱛᱮ ᱢᱟᱦᱟᱡᱟᱱ ᱦᱚᱸ ᱛᱚ ᱵᱟᱠᱚ ᱮᱢᱚᱜ ᱠᱟᱱ ᱛᱟᱦᱮᱸᱫ ᱡᱟᱵ ᱚᱱᱟ ᱟᱱᱫᱳᱞᱚᱱ ᱦᱩᱭᱮᱱ ᱠᱷᱟᱱ ᱫᱚ ᱮᱠᱫᱚᱢ ᱠᱷᱚᱨᱪᱟ ᱯᱷᱚᱨᱪᱟ ᱵᱟᱝ ᱫᱚ ᱵᱩᱞᱩᱝ ᱮ ᱮᱢᱟᱢᱟ ᱵᱟᱝ ᱫᱚ ᱥᱩᱱᱩᱢ ᱮ ᱮᱢᱟᱢᱟ ᱚᱱᱠᱟ ᱜᱮ ᱵᱚᱞᱮ ᱦᱟᱱᱛᱮ ᱱᱟᱛᱮ ᱠᱷᱚᱡ ᱜᱮ ᱦᱟᱹᱱᱤ ᱯᱟᱧᱪᱟᱣ ᱱᱟᱹᱭ ᱯᱟᱧᱪᱟᱣ ᱠᱟᱛᱮ ᱠᱷᱚᱡ ᱜᱮ ᱱᱚᱜᱼᱚᱭ ᱜᱩᱡᱟᱹᱨ ᱠᱮᱫᱟ ᱵᱟᱯᱞᱟ ᱦᱚᱸᱭ ᱢᱮᱱ ᱠᱮᱫᱟ ᱡᱟᱵᱠᱤ ᱵᱚᱞᱮ ᱮᱠᱫᱚᱢ ᱛᱮᱜᱮ ᱵᱟᱹᱦᱩ ᱡᱟᱶᱟᱭ ᱠᱚ ᱵᱟᱹᱜᱤ ᱠᱟᱱ ᱛᱟᱦᱮᱱᱟ ᱩᱱᱨᱮ ᱵᱟᱹᱥᱤ ᱡᱟᱵ ᱪᱟᱞᱟᱜ ᱫᱷᱩᱨᱟᱹᱣ ᱮᱱ ᱠᱷᱟᱡ ᱵᱚᱞᱮ ᱦᱟᱡᱟᱨ ᱴᱟᱠᱟ ᱠᱚ ᱰᱟᱲᱚᱢ ᱠᱚᱣᱟ ᱵᱟᱭ ᱦᱚᱯᱚᱱ ᱨᱮ ᱠᱚ ᱞᱟᱹᱭᱟ ᱵᱟᱭ ᱫᱚᱦᱚᱭ ᱠᱟᱱ ᱛᱚ ᱚᱱᱟ ᱦᱚᱸ ᱧᱮᱞ ᱢᱮ ᱮᱠᱫᱚᱢ ᱵᱚᱛᱚᱨ ᱛᱮ ᱯᱟᱥᱮᱡ ᱫᱚᱥᱚ ᱵᱚᱪᱷᱚᱨ ᱨᱮᱱ ᱯᱟᱸᱪᱚ ᱵᱚᱪᱷᱚᱨ ᱨᱮᱱ ᱵᱟᱹᱜᱤ ᱠᱚ ᱩᱱᱠᱩ ᱠᱚ ᱟᱨᱦᱚᱸ ᱠᱚ ᱫᱚᱦᱚ ᱨᱩᱣᱟᱹᱲ ᱠᱮᱫ ᱠᱚᱣᱟ ᱵᱟᱯᱞᱟ ᱦᱚᱸᱭ ᱢᱮᱱᱮᱫ ᱛᱟᱦᱮᱸᱫ ᱵᱚᱞᱮ ᱮᱱᱟᱱ ᱫᱚ ᱵᱚᱞᱮ ᱵᱟᱝ ᱮᱠᱫᱚᱢ ᱵᱚᱞᱮ ᱢᱚᱬᱮ ᱜᱚᱴᱮᱡ ᱵᱟᱹᱦᱩ ᱫᱤᱯᱤᱞ ᱜᱚ ᱢᱟᱺᱡᱷᱤ ᱯᱟᱨᱟᱱᱤᱠ ᱮᱱᱮᱡ ᱠᱚ ᱪᱟᱞᱟᱜᱼᱟ ᱩᱱᱟᱹᱜ ᱠᱷᱚᱨᱪᱟ ᱚᱠᱟᱨᱮᱢ ᱧᱟᱢᱟ ᱚᱱᱠᱟᱛᱮ ᱵᱚᱞᱮ ᱦᱟᱺᱰᱤ ᱦᱚᱸᱭ ᱢᱮᱱᱮᱫ ᱛᱟᱦᱮᱸᱫ ᱚᱱᱟ ᱜᱚᱜ ᱴᱩᱠᱩᱡ ᱪᱮᱰᱤ ᱦᱩᱯᱟᱹᱲᱩ ᱚᱱᱟ ᱠᱚᱦᱚᱸ ᱩᱱᱤᱜᱮ ᱪᱟᱵᱟ ᱠᱮᱫᱟ ᱟᱫᱚ ᱱᱤᱛᱚᱜ ᱫᱚ ᱵᱟᱦᱟᱨ ᱵᱟᱦᱟᱨ ᱨᱮᱫᱚ ᱪᱮᱰᱤ ᱠᱚ ᱠᱚᱠᱚᱭ ᱠᱟᱱ ᱜᱮᱭᱟ ᱞᱮᱠᱤᱱ ᱱᱤᱭᱟᱹ ᱟᱥᱯᱟᱥ ᱫᱚ ᱥᱮ ᱵᱮᱸᱜᱟ ᱜᱟᱱᱰᱮ ᱨᱮᱫᱚ ᱫᱟᱬᱟ ᱛᱤᱭᱳᱜ ᱫᱚ ᱛᱮᱦᱮᱧ ᱫᱷᱟᱹᱨᱤᱡ ᱫᱚ ᱵᱚᱞᱮ ᱟᱹᱣᱨᱤ

ᱩᱱᱠᱩ ᱡᱟᱦᱟᱸᱭ ᱚᱸᱰᱮ ᱠᱚ ᱛᱟᱦᱮᱱ ᱠᱟᱱ ᱛᱟᱦᱮᱸᱫ ᱯᱚᱨᱤᱪᱚᱭ ᱠᱚ ᱜᱟᱜ ᱮᱫ ᱛᱟᱦᱮᱱᱟ ᱩᱱᱠᱩ ᱠᱚ ᱢᱮᱱᱠᱷᱟᱱ ᱫᱚ ᱚᱱᱟ ᱥᱮᱨᱢᱟ ᱫᱚ ᱵᱟᱭ ᱡᱤᱛᱟᱹᱣ ᱞᱮᱱᱟ ᱞᱮᱠᱤᱱ ᱫᱚᱥᱟᱨ ᱥᱮᱨᱢᱟ ᱫᱚᱭ ᱡᱤᱛᱟᱹᱣ ᱵᱟᱲᱟᱭᱮᱱᱟ ᱚᱱᱮ ᱩᱱ ᱠᱷᱚᱱ ᱵᱚᱞᱮ ᱟᱵᱚᱣᱟᱜ ᱫᱟᱣᱟ ᱱᱤᱥᱤᱭᱟ ᱟᱨ ᱪᱟᱞᱟᱣ ᱤᱫᱤᱭᱮᱱᱟ ᱟᱨ ᱵᱟᱝᱠᱷᱟᱱ ᱫᱚ ᱯᱟᱹᱦᱤᱞ ᱫᱚ ᱛᱷᱚᱲᱮ ᱠᱚ ᱞᱮᱠᱷᱟᱭᱮᱫ ᱵᱚᱱ ᱛᱟᱦᱮᱱᱟ ᱥᱟᱞᱠᱷᱟᱱ ᱥᱚᱨᱮᱱ ᱫᱚ ᱯᱟᱹᱦᱤᱞ ᱫᱚ ᱪᱮᱫ ᱪᱷᱟᱯ ᱨᱮ ᱛᱤᱸᱜᱩ ᱞᱮᱱᱟ ᱢᱮᱱᱠᱷᱟᱱ ᱴᱟᱢᱟᱠ ᱪᱷᱟᱯ ᱥᱟᱢᱟᱝ ᱥᱟᱨ ᱛᱟᱦᱮᱸ ᱠᱟᱱ ᱛᱟᱭᱟ ᱦᱮᱸ ᱟᱫᱚ ᱯᱟᱹᱦᱤᱞ ᱫᱚᱢ ᱢᱟ ᱥᱤᱵᱩ ᱥᱚᱨᱮᱱ ᱴᱤᱠᱤᱴ ᱵᱟᱭ ᱮᱢᱟᱣᱟᱫᱮ ᱛᱟᱦᱮᱱᱟ ᱵᱟᱭ ᱢᱟ ᱟᱫᱚ ᱚᱱᱟ ᱠᱟᱛᱮ ᱵᱟᱫ ᱪᱮᱫ ᱯᱮ ᱪᱮᱠᱟ ᱠᱮᱫᱟ ᱚᱱᱟ ᱠᱟᱛᱮ ᱵᱟᱫ ᱨᱮ ᱵᱟᱭ ᱮᱢᱟᱣᱟᱫᱮ ᱠᱷᱟᱱ ᱟᱨᱦᱚᱸ ᱱᱚᱛᱮ ᱠᱷᱚᱱ ᱚᱱᱮ ᱢᱮᱛᱟᱣᱟᱫᱮᱭᱟ ᱡᱮ ᱵᱚᱞᱮ ᱪᱤᱠᱟᱛᱮ ᱵᱟᱢ ᱢᱟ ᱱᱩᱱᱟᱹᱜ ᱟᱞᱮ ᱞᱮ ᱱᱚᱝᱠᱟ ᱠᱮᱫᱟ ᱦᱚᱲ ᱦᱚᱯᱚᱱ ᱮᱢᱮᱞᱮ ᱦᱩᱭᱩᱜ ᱪᱮ ᱛᱚᱵᱮ ᱠᱷᱟᱱ ᱟᱵᱚᱣᱟᱜ ᱫᱟᱲᱮ ᱦᱩᱭᱩᱜᱼᱟ ᱵᱟᱝᱠᱷᱟᱱ ᱫᱚ ᱵᱟᱝ ᱛᱟᱵ ᱚᱱᱮ ᱥᱟᱢᱟᱝ ᱥᱟᱨ ᱵᱩᱜᱤ ᱠᱟᱛᱮ ᱚᱱᱟ ᱟᱜᱼᱥᱟᱨ ᱛᱟᱯᱚᱨᱮ ᱢᱟ ᱫᱮᱠᱷᱟᱣ ᱮᱢ ᱜᱮ ᱞᱟᱜᱟᱛᱟᱨ ᱵᱟᱨ ᱥᱮᱨᱢᱟ ᱡᱤᱛᱟᱹᱣ ᱵᱟᱨ ᱥᱟᱞ ᱡᱤᱛᱟᱹᱣ ᱟᱫᱚ ᱛᱚᱵᱮ ᱥᱟᱞᱠᱷᱟᱱ ᱥᱚᱨᱮᱱ ᱫᱚ ᱜᱩᱨᱩᱡᱤ ᱯᱤᱪᱷᱮ ᱨᱮ ᱛᱟᱦᱮᱸᱭᱮᱱᱟ ᱦᱟᱢᱮᱥᱟ ᱦᱟᱢᱮᱥᱟ ᱜᱩᱡᱩᱜ ᱫᱷᱟᱹᱨᱤᱡ ᱥᱮ ᱜᱩᱨᱩᱡᱤ ᱦᱚᱸ ᱩᱱᱤ ᱯᱤᱪᱷᱮ ᱨᱮ ᱜᱩᱡᱩᱜ ᱫᱷᱟᱹᱨᱤᱡ ᱛᱟᱦᱮᱸ

ᱪᱟᱣᱞᱮ ᱞᱮ ᱩᱱᱤ ᱴᱷᱮᱱ ᱞᱮ ᱤᱫᱤ ᱛᱚᱨᱟ ᱟᱠᱟᱫ ᱢᱟ ᱢᱟᱺᱡᱷᱤ ᱦᱟᱲᱟᱢ ᱜᱮ ᱢᱟᱜ ᱞᱟᱦᱟ ᱠᱟᱜ ᱚᱠᱟᱨᱮ ᱯᱚᱵᱮᱭᱟ ᱨᱮ ᱦᱮᱸ ᱯᱚᱵᱮᱭᱟ ᱫᱚ ᱚᱠᱟᱴᱟᱜ ᱯᱚᱵᱮᱭᱟ ᱱᱚᱰᱮ ᱢᱟᱨᱟᱝ ᱵᱩᱨᱩ ᱴᱷᱮᱱ ᱚᱸᱰᱮ ᱫᱚ ᱪᱮᱫ ᱦᱩᱭ ᱞᱮᱱᱟ ᱚᱸᱰᱮ ᱫᱚ ᱟᱞᱮ ᱫᱷᱟᱱᱵᱟᱫᱽ ᱢᱤᱴᱤᱝ ᱤᱭᱟᱹ ᱴᱷᱮᱱ ᱟᱪᱪᱷᱟ ᱟᱫᱚ ᱚᱸᱰᱮ ᱜᱮ ᱚᱱᱟ ᱯᱚᱵᱮ ᱟᱥᱯᱟᱥ ᱨᱮᱜᱮ ᱚᱸᱰᱮ ᱢᱤᱫᱴᱮᱱ ᱢᱟᱨᱟᱝ ᱴᱟᱺᱰᱤ ᱵᱮᱰᱟ ᱞᱮᱠᱟ ᱛᱟᱦᱮᱸ ᱠᱟᱱᱟ ᱚᱸᱰᱮ ᱫᱟᱜ ᱠᱚ ᱤᱭᱟᱹ ᱠᱚ ᱛᱟᱦᱮᱸ ᱠᱟᱱᱟ

ᱚᱱᱮ ᱚᱱᱠᱟ ᱠᱟᱛᱮ ᱡᱷᱟᱲᱠᱷᱚᱸᱰ ᱟᱵᱚ ᱵᱚ ᱵᱷᱮᱜᱟᱨ ᱠᱟᱜ ᱟᱫᱚ ᱪᱮᱦᱮᱸ ᱠᱚ ᱯᱟᱹᱛᱭᱟᱹᱜ ᱧᱩᱛ ᱠᱟᱛᱮ ᱨᱮᱱ ᱢᱟ ᱩᱱᱠᱩ ᱰᱷᱮᱨ ᱦᱟᱲᱟᱢ ᱠᱚᱢᱟ ᱠᱚ ᱵᱟᱹᱱᱩᱜ ᱠᱚ ᱞᱮᱠᱤᱱ ᱩᱱᱠᱩ ᱠᱤᱛᱟᱹᱵ ᱨᱮ ᱧᱮᱞ ᱠᱟᱛᱮ ᱠᱚ ᱢᱮᱱᱟ ᱵᱚᱞᱮ ᱦᱮᱸ ᱱᱚᱝᱠᱟ ᱟᱠᱟᱫ ᱞᱮ ᱦᱟᱱᱠᱟ ᱟᱠᱟᱫ ᱞᱮ ᱩᱱᱠᱩ ᱠᱚᱢᱟ ᱠᱚ ᱛᱟᱦᱮᱸ ᱠᱟᱱᱟ ᱵᱟᱦᱟᱛᱛᱟᱨ ᱠᱷᱚᱡ ᱫᱚ ᱟᱪᱪᱷᱟ ᱢᱤᱫᱴᱮᱱ ᱠᱟᱛᱷᱟ ᱟᱪᱪᱷᱟ ᱫᱤᱠᱩ ᱡᱷᱟᱲᱠᱷᱚᱸᱰ ᱟᱱᱫᱳᱞᱚᱱ ᱨᱮ ᱛᱤᱱᱟᱹᱜ ᱠᱚ ᱜᱚᱲᱚ ᱟᱠᱟᱱᱟ ᱢᱤᱫᱴᱮᱡ ᱦᱚᱸ ᱨᱮᱫᱚ ᱵᱟᱠᱚ ᱛᱟᱦᱮᱸ ᱠᱟᱱᱟ ᱫᱚᱥ ᱥᱟᱞ ᱫᱷᱟᱹᱨᱤᱡ ᱫᱚ ᱡᱟᱵ ᱱᱚᱣᱟ ᱡᱷᱟᱲᱠᱷᱚᱸᱰ ᱥᱚᱨᱠᱟᱨ ᱡᱤᱛᱟᱹᱣ ᱮᱱᱟ ᱟᱵᱚᱣᱟᱜ ᱠᱩᱪ ᱤᱭᱟᱹ ᱦᱮᱡ ᱮᱱ ᱛᱟᱵᱚᱱᱟ ᱛᱟᱵ ᱟᱵᱚ ᱦᱚᱲ ᱠᱚ ᱢᱟᱜᱮ ᱱᱤᱛᱚᱜ ᱡᱷᱟᱲᱠᱷᱚᱸᱰ ᱢᱟ ᱥᱟᱞᱟ ᱠᱮ ᱟᱞᱟᱜᱚᱜ ᱜᱮ ᱟᱞᱟᱜᱚᱜ ᱜᱮ ᱡᱟᱵ ᱡᱷᱟᱲᱠᱷᱚᱸᱰ ᱟᱞᱟᱜ ᱟᱞᱟᱜ ᱞᱟᱦᱟ ᱥᱮᱢᱦᱟ ᱪᱟ ᱟᱞᱟᱜ ᱠᱟᱛᱮ ᱵᱟᱫ ᱠᱚ ᱜᱟᱛᱮ ᱜᱟ ᱵᱟᱠᱷᱟ ᱫᱤᱠᱩ ᱫᱚ ᱮᱱᱟᱱ ᱥᱮᱫᱟᱭ ᱫᱚ ᱢᱤᱫᱴᱮ ᱦᱟᱢᱟ ᱠᱚ ᱛᱟᱦᱮᱸ ᱩᱱᱠᱩ ᱫᱚᱠᱚ ᱢᱮᱱᱫᱟ ᱥᱟᱨᱵᱟ ᱢᱟᱹᱡᱷᱤ ᱡᱷᱟᱲᱠᱷᱚᱸᱰ ᱟᱞᱟᱜ ᱠᱟᱨᱮ ᱯᱟᱨᱛᱮ ᱩᱱᱠᱩ ᱠᱚ ᱢᱮᱛᱟᱭ ᱵᱚᱞᱮ ᱥᱟᱨᱵᱟ ᱢᱟᱹᱡᱷᱤ ᱡᱷᱟᱲᱠᱷᱚᱸᱰ ᱟᱞᱟᱜ ᱯᱟᱨᱮ ᱥᱟᱞᱟ ᱫᱩ ᱜᱚ ᱴᱷᱩᱴᱷᱤᱭᱟ ᱠᱷᱚᱥ ᱞᱮ ᱵᱟᱥᱟᱣᱞᱟ ᱠᱤ ᱦᱚᱛᱮ ᱟᱨ ᱵᱤᱡᱨᱟ ᱥᱟᱞᱟ ᱛᱮᱨᱤᱭᱟᱣᱞᱟ ᱠᱷᱚᱥ ᱞᱮ

ᱧᱩᱨ ᱦᱚᱸ ᱯᱟᱴᱱᱟ ᱮᱠᱫᱚᱢ ᱛᱮ ᱢᱟᱨ ᱮᱠᱫᱚᱢ ᱦᱩᱲᱩᱝ ᱦᱩᱲᱩᱝ ᱛᱮᱠᱚ ᱦᱩᱲᱩᱝ ᱧᱩᱨ ᱠᱮᱫ ᱞᱮᱭᱟ ᱯᱟᱥᱮᱡ ᱫᱤᱥᱚᱢ ᱦᱚᱲ ᱡᱟᱦᱟᱸᱭ ᱠᱚ ᱢᱮᱱᱟᱜ ᱯᱮ ᱠᱷᱟᱡ ᱯᱮ ᱱᱤᱛ ᱦᱚᱸᱯᱮ ᱵᱟᱰᱟᱭ ᱜᱮᱭᱟ ᱧᱩᱨ ᱴᱤᱥᱮᱱ ᱨᱮ ᱯᱟᱥᱮᱡ ᱵᱟᱲᱟᱭ ᱫᱟ ᱮᱠᱫᱚᱢ ᱡᱚᱛᱚ ᱠᱚ ᱦᱩᱲᱩᱝ ᱧᱩᱨ ᱞᱮᱫ ᱟᱪᱪᱷᱟ ᱦᱩᱲᱩᱝ ᱧᱩᱨ ᱠᱟᱛᱮ ᱟᱨᱦᱚᱸ ᱧᱮᱞ ᱯᱮ ᱟᱵᱮ ᱥᱤᱵᱤ ᱥᱚᱨᱮ ᱦᱟᱲᱮ ᱠᱷᱚᱱ ᱢᱮᱱᱫᱟ ᱮᱠᱫᱚᱢ ᱟᱜᱟᱨ ᱡᱩᱫᱤ ᱩᱱᱠᱩ ᱤᱧ ᱨᱮᱱ ᱦᱚᱲ ᱢᱤᱫᱴᱮᱡ ᱜᱟᱱ ᱠᱚ ᱵᱮᱨ ᱵᱟᱫ ᱞᱮᱱᱠᱷᱟᱱ ᱜᱚᱡ ᱛᱟᱱᱮ ᱞᱮᱱᱠᱷᱟᱱ ᱠᱚ ᱞᱮᱱ ᱯᱟᱹᱴᱨᱤ ᱜᱟᱵᱟ ᱥᱟᱱᱟᱢ ᱩᱠᱷᱲᱟᱹ ᱜᱤᱰᱤ ᱦᱚᱪᱚ ᱠᱚᱣᱟ ᱦᱟᱸᱰᱮ ᱠᱷᱚᱱ ᱥᱤᱵᱤ ᱥᱚᱨᱮᱱᱮ ᱮᱞᱟᱣᱩᱱᱥ ᱠᱮᱫᱟ ᱚᱱᱟ ᱨᱮᱰᱤᱭᱳ ᱨᱮ ᱵᱚᱞᱮ ᱮᱠᱫᱚᱢ

ᱟᱫᱚ ᱚᱱᱟ ᱢᱤᱴᱤᱝ ᱞᱮ ᱟᱸᱡᱚᱢ ᱠᱮᱫᱟ ᱚᱠᱚᱭ ᱫᱚ ᱜᱳᱞᱜᱷᱟᱴ ᱧᱮᱞ ᱮᱫᱟ ᱚᱠᱚᱭ ᱫᱚ ᱤᱭᱟᱹ ᱚᱱᱟ ᱡᱚᱠᱷᱮᱡ ᱫᱚ ᱚᱠᱚᱭ ᱫᱤᱥᱚᱢ ᱵᱟᱨᱦᱮ ᱫᱚ ᱫᱟᱬᱟ ᱟᱠᱟᱫ ᱛᱟᱦᱮᱸ ᱟᱫᱚ ᱵᱷᱟᱜᱮ ᱢᱚᱠᱟ ᱨᱮᱵᱚ ᱦᱮᱡ ᱟᱠᱟᱱ ᱭᱟ ᱡᱮ ᱱᱚᱣᱟ ᱠᱚᱦᱚᱸ ᱵᱚ ᱧᱮᱞ ᱛᱚᱨᱟ ᱠᱟᱜᱼᱟ ᱟᱪᱪᱷᱟ ᱚᱱᱟ ᱠᱚ ᱚᱱᱮ ᱞᱮ ᱧᱮᱞ ᱵᱟᱲᱟ ᱠᱮᱫᱟ ᱟᱨ ᱵᱟᱠᱷᱟᱡ ᱚᱠᱚᱭ ᱧᱮᱞ ᱟᱠᱟᱫ ᱛᱟᱦᱮᱸ ᱦᱚᱲ ᱫᱚ ᱚᱱᱟ ᱯᱟᱴᱱᱟ ᱨᱮᱭᱟᱜ ᱜᱳᱞᱜᱷᱟᱨ ᱜᱳᱞᱜᱷᱟᱨ ᱥᱮ ᱚᱱᱟ ᱤᱭᱟᱹ ᱟᱫᱚᱢ ᱠᱩᱢᱟᱨ ᱠᱚ ᱥᱮ ᱱᱚᱣᱟ

ᱫᱤᱠᱩ ᱪᱤᱞᱤ ᱠᱟᱭᱟ ᱫᱤᱠᱩ ᱢᱤᱫᱴᱮᱡ ᱮᱢ ᱜᱮᱡᱟ ᱟᱪᱪᱷᱟ ᱛᱚᱵᱮ ᱚᱱᱟ ᱞᱮᱠᱟᱛᱮ ᱠᱟᱛᱷᱟ ᱞᱮᱠᱟᱛᱮ ᱵᱩᱡᱷᱟᱹᱜ ᱠᱟᱱᱟ ᱡᱮ ᱵᱚᱞᱮ ᱡᱷᱟᱨᱠᱷᱚᱸᱰ ᱟᱞᱟᱜ ᱨᱟᱡᱽ ᱨᱮᱫᱚ ᱥᱟᱱᱟᱢ ᱠᱷᱚᱱ ᱢᱮᱱ ᱵᱷᱩᱢᱤᱠᱟ ᱫᱚ ᱥᱟᱱᱛᱟᱞ ᱠᱚ ᱟᱹᱫᱤᱵᱟᱹᱥᱤ ᱠᱚ ᱟᱜᱮ ᱢᱮᱱᱟᱜᱼᱟ ᱥᱟᱱᱟᱢ ᱥᱟᱱᱟᱢ ᱟᱹᱫᱤᱵᱟᱹᱥᱤᱭᱟᱜ ᱜᱮ ᱛᱟᱦᱮᱸ ᱠᱟᱱᱟ ᱮᱱᱟᱱ ᱫᱚ ᱟᱫᱚ ᱢᱮᱱᱠᱷᱟᱱ ᱱᱤᱛᱚᱜ ᱠᱚ ᱫᱤᱠᱩ ᱠᱚ ᱢᱮᱱᱫᱟ ᱦᱟᱢᱱᱤ ᱠᱟᱨ ᱞᱮ ᱦᱟᱢᱱᱤ ᱭᱟᱦᱟᱸ ᱯᱟᱭᱫᱟᱞ ᱜᱮ ᱞᱤᱭᱮ ᱣᱟᱦᱟᱸ ᱜᱮ ᱞᱤᱭᱮ ᱩᱱᱠᱩ ᱠᱚ ᱢᱟ ᱱᱤᱛ ᱩᱱᱠᱩ ᱩᱱᱠᱩ ᱠᱚ ᱢᱮᱱᱟᱜ ᱠᱚᱣᱟ ᱵᱟᱹᱱᱩᱜ ᱠᱚᱣᱟ ᱱᱤᱛ ᱫᱚ ᱥᱟᱱᱟᱢ ᱩᱱᱠᱩ ᱟᱪᱪᱷᱟ ᱛᱚᱵᱮ ᱚᱱᱟ ᱥᱚᱢᱚᱭ ᱨᱮ ᱜᱚᱝᱠᱮ ᱟᱢ ᱟᱹᱰᱤ ᱟᱸᱴ ᱡᱷᱟᱨᱠᱷᱚᱸᱰ ᱟᱱᱫᱳᱞᱚᱱ ᱨᱮ ᱵᱚᱲ ᱪᱮᱫ ᱠᱟᱛᱮ ᱦᱤᱥᱟᱹᱢ ᱦᱟᱛᱟᱣ ᱠᱟᱜᱼᱟ ᱛᱚᱵᱮ ᱟᱢ ᱡᱷᱟᱨᱠᱷᱚᱸᱰ ᱟᱱᱫᱳᱞᱚᱱ ᱧᱩᱛᱩᱢ ᱛᱮ ᱯᱚᱭᱥᱟᱢ ᱧᱟᱢ ᱫᱟ ᱟᱱᱫᱳᱞᱚᱱ ᱠᱟᱨ ᱨᱮᱭᱟᱜ ᱯᱚᱭᱥᱟᱢ ᱧᱟᱢ ᱫᱟ ᱢᱤᱫ ᱯᱚᱭᱥᱟ ᱦᱚᱸ ᱵᱟᱝ ᱚᱱᱮ ᱫᱚᱨᱠᱷᱟᱥᱛ ᱢᱟ ᱮᱢ ᱵᱟᱲᱟ ᱠᱮᱫ ᱜᱮ ᱚᱠᱟᱨ ᱪᱚ ᱜᱟᱲᱟᱣᱟᱱ ᱜᱮ ᱮᱠᱮᱱ ᱱᱤᱛ ᱠᱟᱛᱮ ᱢᱟ ᱩᱱᱠᱩ ᱜᱮ ᱫᱤᱠᱩ ᱠᱚ ᱢᱮᱱᱟ ᱛᱚ ᱩᱱᱤ ᱠᱟᱦᱟᱸ ᱥᱮ ᱟᱱᱫᱳᱞᱚᱱ ᱠᱟᱨ ᱫᱤᱠᱩ ᱜᱮ ᱢᱟ ᱡᱟᱫᱮ ᱢᱟ ᱡᱚᱲᱟ ᱠᱚ ᱫᱤᱠᱩ ᱠᱚ ᱧᱟᱢᱟ ᱦᱚᱲ ᱫᱚ ᱚᱠᱟᱨᱮ ᱛᱤᱱᱟᱹᱜ ᱚᱠᱚᱭ ᱟᱱᱫᱳᱞᱚᱱ ᱠᱟᱹᱨᱤ ᱚᱱᱟ ᱫᱚ ᱵᱟᱹᱧ ᱵᱟᱲᱟᱭᱟ ᱚᱠᱚᱭ ᱡᱮᱞ ᱠᱚ ᱪᱟᱞᱟᱣ ᱞᱮᱱᱟ ᱩᱱᱠᱩ ᱠᱚᱫᱚ ᱯᱟᱥᱮᱡ ᱢᱤᱫᱴᱮᱡ ᱦᱚᱸ ᱵᱟᱠᱚ ᱧᱟᱢ ᱠᱟᱜᱼᱟ ᱟᱪᱪᱷᱟ ᱟᱪᱪᱷᱟ ᱟᱪᱪᱷᱟ ᱛᱚᱵᱮ ᱟᱯᱮ ᱠᱚᱣᱟᱜ ᱫᱚ ᱡᱷᱟᱲᱠᱷᱚᱸᱰ ᱟᱱᱫᱳᱞᱚᱱ ᱨᱮ ᱟᱹᱰᱤ ᱢᱟᱨᱟᱝ ᱮᱱᱮᱢ ᱢᱮᱱᱟᱜ ᱛᱟᱯᱮᱭᱟ ᱟᱨ ᱡᱷᱟᱲᱠᱷᱚᱸᱰ ᱟᱞᱟᱜ ᱨᱟᱡᱽ ᱨᱮ ᱟᱯᱮᱭᱟᱜ ᱢᱟ ᱮᱱᱮᱢ ᱢᱮᱱᱟᱜ ᱜᱮ ᱥᱟᱛ ᱥᱟᱛᱮ ᱟᱯᱮ ᱫᱚ ᱢᱮᱫ ᱛᱮᱯᱮ ᱧᱮᱞ ᱠᱟᱜᱼᱟ ᱵᱚᱞᱮ ᱟᱹᱫᱤᱵᱟᱹᱥᱤ ᱠᱚ ᱥᱟᱶᱛᱮ ᱫᱤᱠᱩ ᱠᱚ ᱚᱠᱟ ᱞᱮᱠᱟ ᱠᱚ ᱵᱮᱣᱦᱟᱨᱮᱫ ᱛᱟᱦᱮᱱᱟ ᱟᱪᱪᱷᱟ ᱟᱯᱩᱨᱮ ᱡᱷᱟᱞᱠᱟ ᱢᱮᱞᱟ ᱫᱚ ᱛᱤᱥ ᱠᱷᱚᱱ ᱥᱩᱨᱩ ᱟᱠᱟᱱᱟ ᱵᱮᱥ ᱚᱱᱟ

ᱛᱟᱵ ᱟᱢᱟᱱ ᱡᱩᱨᱤ ᱢᱮᱞᱟ ᱞᱮ ᱚᱸᱰᱮ ᱞᱮ ᱵᱚᱱᱫᱷ ᱠᱮᱫ ᱠᱚᱣᱟ ᱱᱚᱰᱮ ᱞᱮ ᱥᱩᱨᱩ ᱦᱚᱪᱚ ᱠᱮᱫ ᱠᱚᱣᱟ ᱱᱤᱛᱚᱜ ᱢᱮᱞᱟ ᱯᱩᱨᱟᱹ ᱞᱚᱦᱜᱚᱨ ᱱᱚᱰᱮ ᱪᱟᱞᱟᱜ ᱠᱟᱱᱟ ᱮᱱᱟᱱ ᱫᱚ ᱪᱟᱸᱫᱟ ᱠᱟᱛᱮ ᱜᱮ ᱢᱮᱨᱚᱢ ᱦᱚᱸᱞᱮ ᱢᱟᱜᱮ ᱠᱟᱱ ᱛᱟᱦᱮᱸ ᱚᱠᱟᱨᱮᱢ ᱧᱟᱢᱟ ᱮᱱᱛᱮ ᱱᱟᱭᱠᱮ ᱦᱚᱸ ᱵᱚᱞᱮ ᱰᱮᱰ ᱨᱮᱱ ᱜᱮᱞᱮ ᱥᱟᱵ ᱞᱮᱫᱮᱭᱟ ᱚᱱᱟ ᱠᱚ ᱥᱟᱱᱟᱢ ᱵᱚᱞᱮ ᱵᱚᱦᱚᱜ ᱥᱩᱨᱮ ᱡᱚᱢ ᱦᱚᱸᱞᱮ ᱪᱟᱞᱟᱜ ᱠᱟᱱ ᱛᱟᱦᱮᱸᱫ ᱱᱚᱰᱮ ᱥᱚᱨᱯᱚᱸᱪ ᱥᱟᱦᱮᱵᱽ ᱟᱨ ᱟᱹᱞᱤᱧ ᱤᱫᱤ ᱵᱟᱲᱟᱭᱮᱫᱤᱧ ᱛᱟᱦᱮᱸᱫ ᱟᱪᱪᱷᱟ ᱯᱟᱹᱦᱤᱞ ᱫᱚ ᱛᱚᱵᱮ ᱢᱮᱞᱟ ᱮᱢᱟᱱ ᱠᱚᱫᱚ ᱚᱠᱟ ᱠᱚ ᱛᱮᱠᱚ ᱚᱠᱟ ᱠᱚᱨᱮ ᱠᱚ ᱪᱟᱞᱟᱜ ᱠᱟᱱ ᱛᱟᱦᱮᱱᱟ ᱢᱮᱞᱟ ᱫᱚ ᱯᱟᱹᱦᱤᱞ ᱫᱚ ᱰᱷᱮᱨ ᱫᱚ ᱵᱚᱞᱮ ᱱᱤᱭᱟᱹ ᱟᱥᱯᱟᱥ ᱫᱚ ᱵᱚᱞᱮ ᱛᱟᱦᱮᱸ ᱠᱟᱱᱟ ᱱᱟᱹᱢᱤ ᱢᱮᱞᱟ ᱫᱚ ᱱᱟᱢᱡᱩᱨᱤ ᱜᱮ ᱟᱫᱚ ᱢᱟᱱᱡᱩᱨᱤ ᱨᱮᱢᱟ ᱚᱱᱮ ᱫᱤᱠᱩ ᱠᱚ ᱪᱷᱟᱹᱲ ᱠᱷᱟᱱᱮᱫ ᱛᱟᱦᱮᱱ ᱦᱚᱲ ᱥᱟᱞᱟᱜ ᱦᱮᱸ ᱟᱫᱚ ᱚᱱᱟ ᱠᱟᱨᱚᱱ ᱛᱮ ᱚᱱᱟ ᱢᱮᱞᱟ ᱠᱚ ᱟᱹᱜᱩ ᱠᱮᱫᱟ ᱱᱚᱰᱮ ᱦᱮᱸ ᱫᱤᱠᱩ ᱴᱷᱮᱡ ᱵᱟᱵᱚ ᱪᱟᱞᱟᱜᱼᱟ ᱫᱤᱠᱩ ᱴᱷᱮᱡ ᱵᱟᱵᱚ ᱮᱵᱟᱨᱮ ᱫᱤᱠᱩ ᱢᱟ ᱟᱵᱚ ᱢᱟ ᱞᱟᱹᱰᱩ ᱟᱹᱠᱷᱨᱤᱧ ᱫᱤᱠᱩ ᱫᱚ ᱞᱟᱹᱰᱩ ᱫᱚ ᱚᱠᱚᱭ ᱦᱟᱛᱟᱣ ᱟᱹᱜᱩᱭᱟ ᱞᱟᱹᱰᱩ ᱠᱚ ᱱᱚᱰᱮ ᱢᱮᱞᱟ ᱫᱩᱨᱟᱹᱣ ᱮᱱᱠᱷᱟᱱ ᱫᱤᱠᱩ ᱞᱟᱹᱰᱩ ᱟᱹᱜᱩ ᱠᱚ ᱫᱷᱩᱨᱟᱹᱣ ᱟᱪᱪᱷᱟ ᱦᱚᱲ ᱢᱟ ᱞᱟᱹᱰᱩ ᱮᱢᱟᱱ ᱢᱟ ᱪᱮᱞᱮ ᱦᱚᱸ ᱵᱟᱝ ᱱᱚᱰᱮ ᱜᱮ ᱚᱱᱟ ᱡᱚᱠᱷᱮᱡ ᱢᱟ ᱪᱮᱞᱟ ᱠᱚᱲᱟ ᱠᱚ ᱡᱟᱢᱟᱜ ᱠᱟᱱ ᱛᱟᱦᱮᱱᱟ ᱥᱟᱱᱟᱢ ᱦᱚᱲ ᱠᱚ ᱡᱟᱢᱟᱜ ᱠᱟᱱ ᱛᱟᱦᱮᱸᱱᱟ ᱚᱱᱠᱟᱛᱮ ᱱᱚᱰᱮ ᱮᱠᱫᱚᱢ ᱱᱚᱝᱠᱟ ᱢᱮᱞᱟ ᱞᱟᱜᱟᱣᱱᱟ ᱯᱩᱨᱟᱹ ᱜᱷᱟᱱᱜᱳᱨ ᱯᱟᱥᱮᱡ ᱢᱤᱫ ᱵᱟᱨ ᱥᱮᱨᱢᱟ ᱫᱚ ᱱᱚᱣᱟ ᱨᱳᱰ ᱨᱮ ᱦᱚᱲ ᱦᱚᱸᱠᱚ ᱛᱟᱹᱠᱤᱡ ᱜᱚᱡ ᱵᱟᱲᱟᱭᱮᱱᱟ

ᱱᱤᱛᱚᱜ ᱜᱩᱴᱷᱤᱭᱟᱹ ᱯᱚᱧᱪᱟᱭᱮᱛ ᱛᱟᱦᱮᱸ ᱠᱟᱱᱟ ᱱᱚᱣᱟ ᱯᱚᱧᱪᱟᱭᱮᱛ ᱨᱮᱫᱚ ᱱᱩᱠᱩ ᱵᱚᱞᱮ ᱴᱷᱤᱠᱩᱣᱟᱹᱰ ᱨᱮ ᱦᱟᱱᱛᱮ ᱠᱚ ᱛᱟᱦᱮᱸ ᱠᱟᱱᱟ ᱦᱟᱱᱛᱮ ᱜᱩᱴᱷᱤ ᱤᱭᱟᱹ ᱨᱮ ᱱᱤᱛ ᱦᱚᱸ ᱯᱟᱥᱮᱡ ᱵᱟᱹᱡᱩ ᱵᱟᱜᱽ ᱵᱷᱟᱹᱞᱠᱩᱫᱟᱹᱨ ᱯᱟᱥᱮᱡ ᱱᱤᱛ ᱦᱚᱸ ᱵᱮᱸᱜᱟ ᱵᱟᱜᱽ ᱨᱮ ᱢᱟᱦᱟᱡᱟᱱ ᱢᱮᱱᱟᱜ ᱠᱚᱜᱮᱭᱟ ᱠᱷᱮᱛ ᱵᱟᱲᱜᱮ ᱱᱤᱛᱚᱜ ᱥᱟᱱᱟᱢ ᱮᱱᱟᱱ ᱠᱷᱚᱱ ᱠᱚ ᱥᱤᱭᱮᱫ ᱠᱟᱱ ᱜᱮᱭᱟ ᱱᱤᱛ ᱦᱚᱸ ᱯᱟᱥᱮᱡ ᱱᱟᱛᱮ ᱥᱟᱞᱩᱭᱟᱱ ᱠᱚ ᱛᱟᱦᱮᱱᱟ ᱱᱤᱭᱟᱹ ᱦᱟᱱᱛᱮ ᱜᱟᱱᱰᱤ ᱨᱮᱱ ᱠᱚ ᱛᱟᱦᱮᱱᱟ ᱩᱱᱠᱩ ᱦᱚᱲ ᱢᱟᱦᱟᱡᱚᱱ ᱦᱚᱲ ᱴᱷᱮᱡ ᱠᱚ ᱡᱚᱢᱮᱫ ᱛᱟᱦᱮᱱᱟ ᱟᱫᱚ ᱚᱠᱟ ᱚᱠᱟᱨᱮ ᱱᱤᱭᱟᱹ ᱜᱟᱱᱰᱮ ᱵᱮᱸᱜᱟ ᱵᱟᱫ ᱮᱢᱟ ᱞᱮ ᱮᱱᱛᱮ ᱤᱱᱟᱹᱜ ᱫᱷᱟᱹᱨᱤᱡ ᱜᱤᱧ ᱫᱟᱬᱟ ᱟᱠᱟᱫ ᱵᱟᱦᱨᱮ ᱫᱚ ᱮᱱᱛᱮ ᱚᱱᱟ ᱡᱟᱦᱟᱸ ᱛᱤ ᱨᱮᱠᱚ ᱢᱟᱝ ᱮᱫ ᱛᱟᱦᱮᱸᱫ ᱩᱱ ᱨᱮ ᱪᱟᱞᱟᱜ ᱠᱟᱱ ᱛᱟᱦᱮᱸᱫ ᱵᱟᱠᱚ ᱫᱟᱲᱮᱭᱟᱜ ᱠᱟᱱ ᱛᱟᱦᱮᱸᱫ ᱱᱮᱛᱟᱨ ᱵᱚᱞᱮ ᱵᱟᱨ ᱯᱮ ᱥᱮᱨᱢᱟ ᱢᱟ ᱱᱤᱭᱟᱹ ᱠᱚᱨᱮ ᱜᱮ ᱤᱱᱟᱹᱜ ᱢᱮᱱ ᱠᱟᱛᱮ ᱜᱤᱧ ᱢᱩᱪᱟᱹᱫ ᱮᱱᱟ ᱟᱪᱪᱷᱟ ᱟᱸᱡᱚᱢ ᱠᱮᱫᱮᱭᱟ ᱵᱮᱱ ᱫᱤᱥᱚᱢ ᱨᱮᱱ ᱵᱚᱭᱦᱟ ᱟᱜᱟᱨ ᱱᱚᱣᱟ ᱵᱷᱤᱰᱤᱭᱳ ᱵᱚᱱ ᱧᱮᱞᱮᱫ ᱠᱟᱱ ᱠᱷᱟᱱ ᱵᱚᱞᱮ ᱟᱵᱚ ᱡᱷᱟᱲᱠᱷᱚᱸᱰ ᱟᱞᱟᱜ ᱨᱟᱡᱽ ᱞᱟᱹᱜᱤᱫ ᱛᱮ ᱱᱚᱝᱠᱟ ᱱᱚᱝᱠᱟ ᱟᱵᱚ ᱥᱟᱞᱟᱜ ᱠᱚᱪᱞᱚᱱ ᱦᱩᱭᱩᱜ ᱠᱟᱱ ᱛᱟᱦᱮᱱᱟ ᱟᱨ ᱡᱚ ᱱᱩᱭ ᱜᱚᱢᱠᱮᱭᱟᱜ ᱠᱟᱛᱷᱟ ᱵᱚᱱ ᱟᱸᱡᱚᱢ ᱠᱮᱫ ᱟᱯᱮ ᱪᱮᱫ ᱞᱮᱠᱟ ᱯᱮ ᱵᱩᱡᱷᱟᱹᱣᱫᱟ ᱚᱱᱟ ᱠᱚᱢᱮᱱᱴ ᱨᱮ ᱞᱟᱹᱭ ᱛᱟᱵᱚᱱ ᱯᱮ ᱟᱨᱦᱚᱸ ᱱᱚᱝᱠᱟᱱ ᱵᱷᱤᱰᱤᱭᱳ ᱟᱨᱦᱚᱸ ᱟᱹᱜᱩᱭ ᱛᱟᱵᱚᱱᱟ ᱢᱟ ᱛᱚᱵᱮ ᱛᱮᱦᱮᱧ ᱫᱚ ᱤᱱᱠᱟ ᱜᱮ ᱢᱟ ᱡᱚᱛᱚ ᱠᱚ ᱡᱚᱦᱟᱨ